ᱜᱟᱛᱮ ᱠᱚ ᱵᱟᱰᱟᱭ ᱜᱮᱭᱟ ᱵᱚ ᱱᱤᱛᱚᱜᱤᱡ ᱨᱟᱥᱴᱨᱚᱯᱚᱛᱤ ᱫᱚ ᱟᱵᱚ ᱥᱟᱶᱛᱟ ᱨᱮᱱ ᱟᱵᱚ ᱡᱟᱹᱛᱤ ᱨᱮᱱ ᱥᱨᱤᱢᱚᱛᱤ ᱫᱨᱳᱣᱯᱚᱫᱤ ᱢᱩᱨᱢᱩ ᱛᱤᱠᱤᱱ ᱢᱮᱱᱟᱜ ᱠᱤᱱᱟ ᱟᱹᱠᱤᱱᱟᱜ ᱧᱩᱛᱩᱢ ᱫᱚ ᱱᱤᱛᱚᱜ ᱫᱚ ᱱᱟᱜᱟᱢ ᱨᱮ ᱚᱞ ᱛᱟᱦᱮᱸᱭᱮᱱᱟ ᱚᱱᱟᱛᱮ ᱟᱹᱠᱤᱱᱟᱜ ᱵᱤᱥᱚᱭ ᱛᱮ ᱵᱟᱰᱟᱭ ᱫᱚ ᱱᱤᱦᱟᱹᱛ ᱜᱮ ᱞᱟᱹᱠᱛᱤ ᱠᱟᱱᱟ ᱚᱱᱟᱛᱮ ᱛᱮᱦᱮᱧᱟᱜ ᱱᱚᱣᱟ ᱥᱟᱱᱛᱟᱲᱤ ᱡᱤᱠᱮ ᱵᱟᱝᱢᱟ ᱠᱩᱠᱞᱤ ᱞᱟᱹᱱᱟᱹᱭ ᱨᱮᱫᱚ ᱨᱟᱥᱴᱨᱚᱯᱚᱛᱤ ᱥᱨᱤᱢᱚᱛᱤ ᱫᱨᱳᱣᱯᱚᱫᱤ ᱢᱩᱨᱢᱩ ᱛᱟᱹᱠᱤᱱᱟᱜ ᱵᱤᱥᱚᱭ ᱛᱮ ᱠᱩᱠᱞᱤ ᱞᱟᱹᱱᱟᱹᱭ ᱛᱤᱱᱟᱹᱜ ᱜᱟᱱ ᱞᱤᱧ ᱟᱹᱜᱩ ᱟᱠᱟᱫᱼᱟ ᱚᱱᱟ ᱵᱤᱥᱚᱭ ᱛᱮ ᱛᱮᱦᱮᱧ ᱫᱚᱵᱚᱱ ᱵᱟᱲᱟᱭᱟ ᱜᱟᱛᱮ ᱠᱚ ᱫᱮᱞᱟ ᱛᱚᱵᱮ ᱵᱚᱱ ᱮᱦᱚᱵ ᱞᱮᱜᱮ ᱛᱮᱦᱮᱧᱟᱜ ᱠᱩᱠᱞᱤ ᱞᱟᱹᱱᱟᱹᱭ ᱛᱮᱦᱮᱧᱟᱜ ᱯᱩᱭᱞᱩ ᱠᱩᱠᱞᱤ ᱫᱚ ᱦᱩᱭᱩᱜ ᱠᱟᱱᱟ ᱨᱟᱥᱴᱨᱚᱯᱚᱛᱤ ᱫᱨᱳᱣᱯᱚᱫᱤ ᱢᱩᱨᱢᱩ ᱫᱚ ᱚᱠᱟ ᱟᱹᱛᱩ ᱨᱮᱠᱤᱱ ᱡᱟᱱᱟᱢ ᱞᱮᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱨᱟᱥᱴᱨᱚᱯᱚᱛᱤ ᱫᱨᱳᱣᱯᱚᱫᱤ ᱢᱩᱨᱢᱩ ᱛᱤᱠᱤᱱ ᱫᱚ ᱩᱯᱩᱨ ᱵᱮᱰᱟ ᱟᱹᱛᱩ ᱨᱮᱠᱤᱱ ᱡᱟᱱᱟᱢ ᱞᱮᱱᱟ᱾ ᱫᱚᱥᱟᱨ ᱠᱩᱠᱞᱤ ᱫᱚ ᱦᱩᱭᱩᱜ ᱠᱟᱱᱟ ᱨᱟᱥᱴᱨᱚᱯᱚᱛᱤ ᱫᱨᱳᱣᱯᱚᱫᱤ ᱢᱩᱨᱢᱩ ᱫᱚ ᱚᱠᱟ ᱥᱟᱞ ᱨᱮᱠᱤᱱ ᱡᱟᱱᱟᱢ ᱞᱮᱱᱟ? ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱤᱝᱨᱟᱹᱡᱤ ᱵᱟᱜᱮ ᱡᱩᱱ ᱜᱮ ᱟᱨᱮ ᱥᱟᱭ ᱢᱚᱜᱮ ᱤᱨᱟᱹᱞ ᱥᱟᱞ ᱨᱮ ᱨᱟᱥᱴᱨᱚᱯᱚᱛᱤ ᱫᱨᱳᱣᱯᱚᱫᱤ ᱢᱩᱨᱢᱩ ᱛᱟᱹᱠᱤᱱ ᱫᱚᱠᱤᱱ ᱡᱟᱱᱟᱢ ᱞᱮᱱᱟ ᱛᱮᱥᱟᱨ ᱠᱩᱠᱞᱤ ᱫᱚ ᱦᱩᱭᱩᱜ ᱠᱟᱱᱟ ᱨᱟᱥᱴᱨᱚᱯᱚᱛᱤ ᱫᱨᱳᱣᱯᱚᱫᱤ ᱢᱩᱨᱢᱩ ᱛᱟᱹᱠᱤᱱ ᱨᱮᱱ ᱟᱯᱟᱛ ᱧᱩᱛᱩᱢ ᱫᱚ ᱪᱮᱫ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱨᱟᱥᱴᱨᱚᱯᱚᱛᱤ ᱫᱨᱳᱣᱯᱚᱫᱤ ᱢᱩᱨᱢᱩ ᱛᱤᱠᱤᱱ ᱨᱮᱱ ᱟᱯᱟᱛ ᱧᱩᱛᱩᱢ ᱫᱚ ᱦᱩᱭᱩᱜ ᱠᱟᱱᱟ ᱵᱤᱨᱚᱧᱪᱤ ᱱᱟᱨᱟᱭᱚᱬᱚ ᱴᱩᱰᱩ ᱯᱩᱱ ᱱᱚᱢᱵᱚᱨ ᱠᱩᱠᱞᱤ ᱫᱚ ᱦᱩᱭᱩᱜ ᱠᱟᱱᱟ ᱨᱟᱥᱴᱨᱚᱯᱚᱛᱤ ᱫᱨᱳᱣᱯᱚᱫᱤ ᱢᱩᱨᱢᱩ ᱫᱚ ᱚᱠᱟ ᱯᱚᱱᱚᱛ ᱨᱮᱱ ᱠᱟᱱᱟ ᱠᱤᱱ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱨᱟᱥᱴᱨᱚᱯᱚᱛᱤ ᱫᱨᱳᱣᱯᱚᱫᱤ ᱢᱩᱨᱢᱩ ᱫᱚ ᱳᱰᱤᱥᱟ ᱯᱚᱱᱚᱛ ᱨᱮᱱ ᱠᱟᱱᱟ ᱠᱤᱱ ᱢᱚᱬᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱨᱟᱥᱴᱨᱚᱯᱚᱛᱤ ᱫᱨᱳᱯᱚᱫᱤ ᱢᱩᱨᱢᱩ ᱛᱤᱠᱤᱱ ᱨᱤᱱ ᱡᱤᱣᱤ ᱡᱩᱨᱤ ᱟᱨ ᱵᱟᱝ ᱢᱟ ᱪᱷᱟᱛᱟ ᱫᱟᱨᱮᱭᱟᱜ ᱧᱩᱛᱩᱢ ᱫᱚ ᱪᱮᱫ ᱱᱚᱣᱟ ᱠᱩᱠᱞᱤ ᱨᱮᱭᱟᱜ ᱛᱮᱞᱟ ᱫᱚ ᱦᱩᱭᱩᱜ ᱠᱟᱱᱟ ᱨᱟᱥᱴᱨᱚᱯᱚᱛᱤ ᱫᱨᱳᱯᱚᱫᱤ ᱢᱩᱨᱢᱩ ᱛᱤᱠᱤᱱ ᱨᱤᱱ ᱡᱤᱣᱤ ᱡᱩᱨᱤ ᱟᱨ ᱵᱟᱝ ᱢᱟ ᱪᱷᱟᱛᱟ ᱫᱟᱨᱮᱭᱟᱜ ᱧᱩᱛᱩᱢ ᱫᱚ ᱦᱩᱭᱩᱜ ᱠᱟᱱᱟ ᱥᱭᱟᱢ ᱪᱚᱨᱚᱬ ᱢᱩᱨᱢᱩ ᱛᱩᱨᱩᱭ ᱱᱟᱢᱵᱟᱨ ᱠᱩᱠᱞᱤ ᱫᱚ ᱦᱩᱭᱩᱜ ᱠᱟᱱᱟ ᱨᱟᱥᱴᱨᱚᱯᱚᱛᱤ ᱫᱨᱳᱣᱯᱚᱫᱤ ᱢᱩᱨᱢᱩ ᱛᱤᱠᱤᱱ ᱫᱚ ᱳᱰᱤᱥᱟ ᱯᱚᱱᱚᱛ ᱨᱮᱭᱟᱜ ᱚᱠᱟ ᱡᱮᱜᱮᱛ ᱵᱤᱨᱫᱟᱹᱜᱟᱲ ᱵᱟᱝᱢᱟ ᱵᱤᱥᱥᱚ ᱵᱤᱫᱽᱫᱟᱹᱜᱟᱲ ᱨᱮᱠᱤᱱ ᱚᱞᱚᱜ ᱠᱟᱱ ᱛᱟᱦᱮᱱ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱨᱚᱢᱟ ᱫᱮᱵᱤ ᱢᱚᱦᱤᱞᱟ ᱵᱤᱥᱥᱚ ᱵᱤᱫᱽᱫᱟᱞᱚᱭ ᱵᱷᱩᱵᱽᱱᱮᱥᱚᱨ ᱮᱭᱟᱭ ᱱᱚᱢᱵᱚᱨ ᱠᱩᱠᱞᱤ ᱫᱚ ᱦᱩᱭᱩᱜ ᱠᱟᱱᱟ ᱫᱨᱳᱣᱯᱚᱫᱤ ᱢᱩᱨᱢᱩ ᱛᱤᱠᱤᱱ ᱫᱚ ᱨᱟᱥᱴᱨᱚᱯᱚᱛᱤ ᱞᱟᱹᱜᱤᱫ ᱠᱤᱨᱤᱭᱟᱹ ᱵᱟᱝᱢᱟ ᱥᱚᱯᱚᱛ ᱯᱟᱴᱷᱚ ᱫᱚ ᱛᱤᱥ ᱠᱤᱱ ᱦᱟᱛᱟᱣ ᱠᱮᱫᱼᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱤᱝᱨᱟᱹᱡᱤ ᱵᱟᱜᱮ ᱢᱚᱬ ᱡᱩᱞᱟᱭ ᱵᱟᱜᱮ ᱥᱟᱭ ᱵᱟᱜᱮ ᱵᱟᱨ ᱥᱟᱞ ᱨᱮ ᱤᱨᱟᱹᱞ ᱱᱚᱢᱵᱚᱨ ᱠᱩᱠᱞᱤ ᱫᱚ ᱦᱩᱭᱩᱜ ᱠᱟᱱᱟ ᱫᱨᱳᱯᱚᱫᱤ ᱢᱩᱨᱢᱩ ᱛᱤᱠᱤᱱ ᱫᱚ ᱨᱟᱥᱴᱨᱚᱯᱚᱛᱤ ᱦᱩᱭᱩᱜ ᱢᱟᱲᱟᱝ ᱨᱮ ᱚᱠᱟ ᱯᱚᱱᱚᱛ ᱨᱤᱱ ᱨᱟᱡᱽᱡᱚᱯᱟᱲ ᱠᱤᱱ ᱛᱟᱦᱮᱸ ᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱡᱷᱟᱨᱠᱷᱚᱸᱰ ᱯᱚᱱᱚᱛ ᱨᱤᱱ ᱨᱟᱡᱽᱡᱚᱯᱟᱲ ᱠᱤᱱ ᱛᱟᱦᱮᱸ ᱠᱟᱱᱟ ᱟᱨᱮ ᱱᱚᱢᱵᱚᱨ ᱠᱩᱠᱞᱤ ᱫᱚ ᱦᱩᱭᱩᱜ ᱠᱟᱱᱟ ᱵᱷᱟᱨᱚᱛ ᱨᱤᱱ ᱫᱚᱥᱟᱨ ᱛᱤᱨᱞᱟᱹ ᱨᱟᱥᱴᱨᱚᱯᱚᱛᱤ ᱵᱟᱝᱢᱟ ᱫᱤᱛᱤᱭᱚ ᱢᱚᱦᱤᱞᱟ ᱨᱟᱥᱴᱨᱚᱯᱚᱛᱤ ᱫᱚ ᱚᱠᱚᱭ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱫᱨᱳᱯᱚᱫᱤ ᱢᱩᱨᱢᱩ ᱜᱮᱞ ᱱᱚᱢᱵᱚᱨ ᱠᱩᱠᱞᱤ ᱫᱚ ᱦᱩᱭᱩᱜ ᱠᱟᱱᱟ ᱨᱟᱥᱴᱨᱚᱯᱚᱛᱤ ᱫᱨᱳᱣᱯᱚᱫᱤ ᱢᱩᱨᱢᱩ ᱛᱤᱠᱤᱱ ᱫᱚ ᱚᱠᱟ ᱥᱟᱞ ᱨᱮ ᱨᱟᱡᱽ ᱟᱹᱨᱤ ᱫᱚᱞ ᱨᱮᱫᱚ ᱠᱤᱱ ᱥᱮᱞᱮᱫ ᱟᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱜᱮ ᱟᱨᱮ ᱥᱟᱭ ᱟᱨᱮ ᱜᱮᱞ ᱮᱭᱟᱭ ᱥᱟᱞ ᱨᱮ ᱜᱮᱞ ᱢᱤᱫ ᱱᱟᱢᱵᱟᱨ ᱠᱩᱠᱞᱤ ᱫᱚ ᱦᱩᱭᱩᱜ ᱠᱟᱱᱟ ᱨᱟᱡᱽ ᱟᱹᱨᱤ ᱫᱚᱞ ᱨᱮ ᱥᱮᱞᱮᱫᱚᱜ ᱢᱟᱲᱟᱝ ᱨᱮ ᱫᱨᱳᱯᱚᱫᱤ ᱢᱩᱨᱢᱩ ᱛᱤᱠᱤᱱ ᱫᱚ ᱪᱮᱫ ᱠᱤᱱ ᱠᱟᱹᱢᱤ ᱠᱟᱱ ᱛᱟᱦᱮᱸᱫ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱢᱟᱪᱮᱛᱟᱹᱱᱤ ᱠᱤᱱ ᱠᱟᱹᱢᱤ ᱠᱟᱱ ᱛᱟᱦᱮᱸᱫ ᱜᱮᱞᱵᱟᱨ ᱱᱚᱢᱵᱚᱨ ᱠᱩᱠᱞᱤ ᱫᱚ ᱦᱩᱭᱩᱜ ᱠᱟᱱᱟ ᱫᱨᱳᱯᱚᱫᱤ ᱢᱩᱨᱢᱩ ᱛᱤᱠᱤᱱ ᱫᱚ ᱯᱩᱭᱞᱩ ᱛᱮ ᱛᱤᱥ ᱮᱢ ᱮᱞ ᱮ ᱫᱚᱠᱤᱱ ᱡᱤᱛᱠᱟᱹᱨ ᱞᱮᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱵᱟᱜᱮ ᱥᱟᱭ ᱵᱟᱝᱢᱟ ᱵᱟᱨ ᱦᱟᱡᱟᱨ ᱥᱟᱞ ᱨᱮ ᱜᱮᱞ ᱯᱮ ᱱᱚᱢᱵᱚᱨ ᱠᱩᱠᱞᱤ ᱵᱟᱝᱢᱟ ᱛᱮᱦᱮᱧᱟᱜ ᱢᱩᱪᱟᱹᱫ ᱠᱩᱠᱞᱤ ᱫᱚ ᱦᱩᱭᱩᱜ ᱠᱟᱱᱟ ᱫᱨᱳᱯᱚᱫᱤ ᱢᱩᱨᱢᱩ ᱛᱤᱠᱤᱱ ᱫᱚ ᱛᱤᱱᱟᱹᱜ ᱫᱷᱟᱣ ᱮᱢ ᱮᱞ ᱮ ᱠᱤᱱ ᱛᱟᱦᱮᱸ ᱠᱟᱱᱟ ᱱᱚᱣᱟ ᱠᱩᱠᱞᱤ ᱨᱮᱭᱟᱜ ᱞᱟᱹᱱᱟᱹᱭ ᱫᱚ ᱦᱩᱭᱩᱜ ᱠᱟᱱᱟ ᱫᱨᱳᱯᱚᱫᱤ ᱢᱩᱨᱢᱩ ᱛᱤᱠᱤᱱ ᱫᱚ ᱵᱟᱨ ᱫᱷᱟᱣ ᱮᱢ ᱮᱞ ᱮ ᱠᱤᱱ ᱛᱟᱦᱮᱸ ᱠᱟᱱᱟ